ᱡᱚᱛᱚ ᱠᱷᱚᱱ ᱞᱟᱦᱟ ᱫᱚ ᱥᱟᱱᱟᱢ ᱠᱚ ᱡᱚᱦᱟᱨ ᱜᱮ ᱛᱮᱦᱮᱧ ᱫᱚ ᱩᱲᱤᱥᱥᱟ ᱯᱚᱱᱚᱛ ᱦᱮᱡ ᱦᱩᱭ ᱠᱟᱱᱟ ᱟᱨ ᱱᱚᱣᱟ ᱵᱷᱚᱸᱡᱽ ᱫᱤᱥᱚᱢ ᱨᱮ ᱛᱮᱦᱮᱧ ᱫᱚ ᱠᱷᱟᱸᱰᱤᱭᱟᱹ ᱫᱟᱨᱦᱟ ᱢᱮᱱᱛᱮ ᱢᱤᱫᱴᱟᱝ ᱟᱹᱰᱤ ᱱᱟᱯᱟᱭ ᱡᱟᱭᱜᱟ ᱢᱮᱱᱟᱜᱼᱟ ᱚᱸᱰᱮ ᱦᱮᱡ ᱦᱩᱭ ᱠᱟᱱᱟ ᱫᱟᱬᱟᱱ ᱟᱫᱚ ᱧᱮᱞ ᱟᱵᱚᱱ ᱦᱟᱸᱜ ᱫᱮᱞᱟᱝ ᱚᱱᱛᱮ ᱜᱤᱧ ᱤᱫᱤᱭᱮᱫ ᱯᱮ ᱛᱟᱵᱚᱱᱟ ᱧᱮᱞ ᱟᱵᱚᱱ ᱡᱚᱛᱚ ᱠᱚᱛᱮ ᱜᱮ ᱟᱨ ᱪᱮᱱᱮᱞ ᱨᱮ ᱛᱟᱦᱮᱱ ᱛᱟᱵᱚᱱ ᱯᱮ ᱫᱮᱞᱟ ᱪᱟᱞᱟᱣ ᱞᱮᱱ ᱜᱮᱵᱚ ᱱᱚᱜᱼᱚ ᱱᱚᱝᱠᱟ ᱱᱚᱛᱮ ᱦᱚᱸ ᱵᱩᱨᱩ ᱟᱨ ᱱᱚᱛᱮ ᱦᱚᱸ ᱵᱩᱨᱩ ᱢᱮᱱᱟᱜᱼᱟ ᱟᱨ ᱱᱚᱜᱼᱚ ᱱᱚᱝᱠᱟ ᱛᱮ ᱱᱚᱜᱼᱚᱭ ᱱᱟᱞᱟ ᱞᱤᱸᱡᱤᱱ ᱠᱟᱱᱟ ᱫᱮᱞᱟ ᱡᱟᱦᱟᱸ ᱥᱮᱱ ᱠᱷᱚᱱ ᱞᱤᱸᱡᱤ ᱦᱤᱡᱩᱜ ᱠᱟᱱᱟ ᱚᱱᱛᱮ ᱜᱮᱵᱚᱱ ᱪᱟᱞᱟᱣ ᱞᱮᱱ ᱜᱮ ᱱᱚᱜᱼᱚ ᱱᱚᱝᱠᱟ ᱛᱮ ᱱᱚᱜᱼᱚ ᱱᱚᱝᱠᱟ ᱛᱮ ᱵᱩᱨᱩ ᱫᱷᱟᱨᱮ ᱫᱷᱟᱨᱮ ᱛᱮ ᱦᱚᱨ ᱢᱮᱱᱟᱜᱼᱟ ᱦᱟᱱᱛᱮ ᱦᱚᱸ ᱮᱛᱚᱢ ᱠᱚᱧᱮ ᱵᱟᱱᱟᱨ ᱯᱟᱦᱴᱟ ᱵᱩᱨᱩ ᱢᱮᱱᱟᱜᱼᱟ ᱟᱨ ᱱᱚᱣᱟ ᱡᱚᱡᱚᱢ ᱫᱷᱟᱨᱮ ᱯᱟᱦᱴᱟ ᱛᱮᱫᱚ ᱱᱟᱜ ᱡᱟᱦᱟᱸᱧ ᱪᱟᱞᱟᱜ ᱠᱟᱱᱟ ᱚᱱᱟ ᱡᱚᱡᱚᱢ ᱫᱷᱟᱨᱮ ᱯᱟᱦᱴᱟ ᱛᱮᱫᱚ ᱱᱚᱜᱼᱚ ᱱᱚᱝᱠᱟ ᱛᱮᱜᱮ ᱚᱱᱟ ᱜᱟᱰᱟ ᱫᱚ ᱱᱟᱜ ᱞᱤᱸᱡᱤᱱ ᱠᱟᱱᱟ ᱠᱷᱟᱸᱰᱤᱭᱟᱹ ᱫᱟᱨᱦᱟ ᱠᱷᱚᱱᱟᱜ ᱠᱷᱟᱸᱰᱤᱭᱟᱹ ᱫᱟᱨᱦᱟ ᱡᱟᱦᱟᱸ ᱢᱤᱫᱴᱟᱝ ᱫᱟᱜ ᱵᱩᱨᱩ ᱪᱮᱛᱟᱱ ᱠᱷᱚᱱᱟᱜ ᱡᱚᱨᱚ ᱟᱬᱜᱚᱱ ᱠᱟᱱ ᱫᱚ ᱚᱸᱰᱮ ᱠᱷᱚᱱ ᱜᱮ ᱱᱚᱜᱼᱚ ᱱᱚᱣᱟ ᱜᱟᱰᱟ ᱫᱚ ᱱᱚᱜᱼᱚ ᱱᱚᱝᱠᱟᱛᱮ ᱜᱟᱰᱟ ᱫᱚ ᱵᱮᱱᱟᱣ ᱦᱮᱡ ᱟᱠᱟᱱᱟ ᱫᱮᱞᱟ ᱵᱚᱱ ᱪᱟᱞᱟᱜᱼᱟ ᱢᱟᱲᱟᱝ ᱥᱮᱱ ᱱᱚᱜᱼᱚ ᱱᱚᱣᱟ ᱡᱟᱭᱜᱟ ᱨᱮᱫᱚ ᱯᱳᱥᱴᱟᱨ ᱠᱚ ᱞᱟᱜᱟᱣ ᱟᱠᱟᱫᱼᱟ ᱱᱚᱰᱮ ᱠᱷᱚᱱ ᱡᱩᱛᱟᱹ ᱫᱚ ᱦᱟᱱᱛᱮ ᱮᱞᱟᱣ ᱵᱟᱹᱱᱩᱜ ᱟᱱᱟ ᱱᱚᱜᱼᱚ ᱱᱚᱰᱮ ᱦᱚᱸ ᱚᱞ ᱢᱮᱱᱟᱜᱼᱟ ᱫᱷᱤᱨᱤ ᱨᱮᱠᱚ ᱚᱞ ᱟᱠᱟᱫᱼᱟ ᱱᱚᱜᱼᱚ ᱱᱚᱝᱠᱟ ᱫᱮᱞᱟ ᱡᱩᱛᱟᱹ ᱠᱚᱵᱚ ᱛᱩᱫ ᱞᱮᱜᱮ ᱛᱟᱨᱯᱚᱨᱮ ᱢᱟᱲᱟᱝ ᱥᱮᱱ ᱵᱚᱱ ᱪᱟᱞᱟᱜᱼᱟ ᱱᱚᱜᱼᱚ ᱱᱚᱣᱟ ᱡᱟᱭᱜᱟ ᱠᱚᱨᱮ ᱠᱷᱚᱱ ᱵᱚᱸᱜᱟ ᱵᱩᱨᱩ ᱮᱨᱤᱭᱟ ᱮᱦᱚᱵ ᱮᱱᱟ ᱚᱱᱟ ᱠᱷᱟᱹᱛᱤᱨ ᱛᱮ ᱡᱩᱛᱟᱹ ᱠᱚᱫᱚ ᱱᱚᱛᱮ ᱫᱚ ᱮᱞᱟᱣ ᱵᱟᱹᱱᱩᱜ ᱟᱱᱟ ᱟᱫᱚ ᱚᱱᱟ ᱠᱷᱟᱹᱛᱤᱨ ᱱᱚᱛᱮ ᱨᱮᱜᱮ ᱡᱩᱛᱟᱹ ᱠᱚᱫᱚ ᱫᱚᱦᱚ ᱦᱩᱭᱮᱱᱟ ᱟᱨ ᱫᱮᱞᱟ ᱵᱚᱱ ᱟᱫᱚ ᱢᱟᱲᱟᱝ ᱥᱮᱱ ᱵᱚᱱ ᱪᱟᱞᱟᱜᱼᱟ ᱱᱚᱜᱼᱚ ᱱᱚᱝᱠᱟ ᱫᱷᱤᱨᱤ ᱪᱟᱹᱴᱟᱹᱱᱤ ᱪᱟᱹᱴᱟᱹᱱᱤ ᱛᱮ ᱛᱟᱲᱟᱢ ᱦᱩᱭ ᱠᱟᱱᱟ ᱤᱥ ᱱᱚᱣᱟ ᱪᱟᱹᱴᱟᱹᱱᱤ ᱨᱮᱢᱟ ᱛᱟᱲᱟᱢ ᱦᱚᱸ ᱟᱹᱰᱤ ᱵᱚᱛᱚᱨ ᱜᱮ ᱵᱩᱡᱷᱟᱹᱜ ᱠᱟᱱᱟ ᱟᱹᱰᱤ ᱢᱟᱨᱟᱝ ᱪᱟᱹᱴᱟᱹᱱᱤ ᱠᱟᱱᱟ ᱱᱚᱣᱟ ᱪᱟᱹᱴᱟᱹᱱᱤ ᱪᱟᱹᱴᱟᱹᱱᱤ ᱛᱮ ᱨᱟᱠᱟᱵ ᱦᱩᱭᱩᱜ ᱠᱟᱱᱟ ᱱᱚᱜᱼᱚ ᱱᱚᱝᱠᱟᱛᱮ ᱪᱮᱛᱟᱱ ᱱᱟᱦᱟᱜ ᱨᱟᱠᱟᱵ ᱦᱩᱭᱩᱜ ᱠᱟᱱᱟ ᱟᱹᱰᱤ ᱟᱸᱴ ᱫᱟᱲᱟᱝ ᱜᱮᱭᱟ ᱟᱨ ᱫᱷᱤᱨᱤ ᱫᱚᱢᱮ ᱢᱮᱱᱟᱜᱼᱟ ᱫᱮᱞᱟ ᱤᱫᱤᱭᱮᱫ ᱠᱚ ᱛᱟᱵᱚᱱᱟᱹᱧ ᱱᱚᱜᱼᱚ ᱱᱚᱝᱠᱟᱛᱮ ᱟᱹᱰᱤ ᱡᱳᱨ ᱜᱮ ᱨᱟᱠᱟᱵᱼᱟ ᱟᱨ ᱵᱩᱨᱩ ᱜᱮ ᱵᱩᱨᱩ ᱫᱚᱢᱮ ᱫᱷᱤᱨᱤ ᱢᱟᱨᱟᱝ ᱢᱟᱨᱟᱝ ᱫᱷᱤᱨᱤ ᱱᱚᱜᱼᱚ ᱱᱚᱝᱠᱟᱛᱮ ᱨᱟᱠᱟᱵ ᱦᱩᱭᱩᱜ ᱠᱟᱱᱟ ᱫᱮᱞᱟᱵᱚᱱ ᱟᱹᱰᱤ ᱠᱚᱥᱴᱚ ᱜᱮ ᱵᱩᱨᱩ ᱨᱟᱠᱟᱵ ᱫᱚ ᱟᱹᱰᱤ ᱠᱚᱥᱴᱚ ᱜᱮ ᱵᱩᱡᱷᱟᱹᱣᱮᱱᱟ ᱱᱚᱜᱼᱚᱭ ᱱᱚᱝᱠᱟᱱ ᱦᱟᱛᱮ ᱵᱩᱨᱩ ᱦᱮᱱᱟᱜᱼᱟ ᱱᱚᱜᱼᱚ ᱱᱚᱝᱠᱟᱛᱮ ᱛᱟᱲᱟᱢ ᱦᱩᱭ ᱠᱟᱱᱟ ᱧᱮᱞ ᱦᱩᱭᱩᱜ ᱠᱟᱱᱟ ᱛᱤᱱᱟᱹᱜ ᱪᱮᱛᱟᱱ ᱫᱷᱟᱹᱨᱤᱡ ᱞᱤᱧ ᱨᱟᱠᱟᱵ ᱫᱟᱲᱮᱭᱟᱜ ᱠᱟᱱᱟ ᱪᱮᱫᱟᱜ ᱨᱟᱠᱟᱵ ᱠᱟᱛᱮ ᱦᱟᱸᱜ ᱤᱧ ᱫᱮᱠᱷᱟᱣ ᱟᱯᱮ ᱠᱟᱱᱟ ᱟᱹᱰᱤ ᱟᱸᱴ ᱜᱮ ᱦᱟᱨᱠᱮᱛ ᱵᱩᱡᱷᱟᱹᱣ ᱜᱚᱫ ᱮᱱᱟ ᱛᱟᱲᱟᱢ ᱫᱟ ᱟᱨ ᱱᱚᱛᱮ ᱵᱟᱲᱟᱭ ᱵᱟᱹᱱᱩᱜᱼᱟ ᱱᱟᱜ ᱛᱤᱱᱟᱹᱜ ᱪᱮᱛᱟᱱ ᱫᱷᱟᱹᱨᱤᱡ ᱱᱟᱜ ᱨᱟᱠᱟᱵ ᱦᱩᱭᱩᱜᱼᱟ ᱨᱟᱠᱟᱵ ᱦᱩᱭ ᱞᱮᱱᱜᱮ ᱚᱱᱛᱮ ᱠᱷᱚᱱᱟᱜ ᱟᱨᱦᱚᱸ ᱱᱟᱜ ᱤᱧ ᱫᱮᱠᱷᱟᱣ ᱟᱯᱮ ᱛᱟᱵᱚᱱᱟ ᱞᱟᱛᱟᱨ ᱪᱮᱫ ᱞᱮᱠᱟ ᱧᱮᱞᱚᱜ ᱠᱟᱱᱟ ᱫᱮᱞᱟ ᱵᱚᱱ ᱱᱚᱜᱼᱚ ᱱᱚᱣᱟ ᱜᱮ ᱱᱟᱦᱟᱜ ᱧᱩᱛᱩᱢᱟᱱᱟᱜ ᱢᱟ ᱠᱷᱟᱹᱲᱤᱭᱟᱹ ᱫᱟᱨᱦᱟ ᱟᱫᱚ ᱠᱷᱟᱹᱲᱤᱭᱟᱹ ᱫᱟᱨᱦᱟ ᱨᱮᱱᱟᱜ ᱵᱚᱦᱚᱜ ᱛᱮᱞᱤᱧ ᱦᱮᱡ ᱟᱠᱟᱱᱟ ᱪᱮᱛᱟᱱ ᱞᱤᱧ ᱨᱟᱠᱟᱵ ᱟᱠᱟᱱᱟ ᱚᱱᱟ ᱫᱟᱨᱦᱟ ᱡᱟᱦᱟᱸ ᱧᱮᱞᱚᱜᱼᱟ ᱡᱟᱦᱟᱸ ᱨᱮ ᱫᱟᱜ ᱞᱤᱸᱡᱤ ᱟᱬᱜᱚᱱ ᱠᱟᱱᱟ ᱚᱱᱟ ᱠᱷᱚᱱ ᱪᱮᱛᱟᱱ ᱨᱮ ᱠᱟᱱᱟ ᱱᱚᱣᱟ ᱫᱚ ᱚᱱᱛᱮ ᱞᱤᱧ ᱫᱮᱡ ᱦᱮᱡ ᱦᱩᱭ ᱟᱠᱟᱱᱟ ᱟᱨ ᱟᱹᱰᱤ ᱟᱹᱰᱤ ᱦᱟᱨᱠᱮᱛ ᱛᱮᱞᱤᱧ ᱫᱮᱡ ᱟᱠᱟᱱᱟ ᱟᱹᱰᱤ ᱫᱮᱡ ᱜᱮᱭᱟ ᱪᱮᱛᱟᱱ ᱨᱟᱠᱟᱵ ᱨᱟᱱᱟᱴᱟᱜ ᱜᱮᱭᱟ ᱟᱨ ᱱᱚᱜᱼᱚ ᱱᱚᱝᱠᱟ ᱱᱚᱰᱮ ᱫᱚ ᱫᱷᱤᱨᱤ ᱫᱚᱢᱮ ᱢᱮᱱᱟᱜᱼᱟ ᱟᱨ ᱚᱸᱰᱮ ᱪᱮᱛᱟᱱ ᱥᱮᱫ ᱦᱚᱸ ᱢᱮᱱᱟᱜ ᱜᱮᱭᱟ ᱫᱟᱜ ᱠᱚ ᱟᱨ ᱚᱠᱟ ᱨᱮᱱᱟᱜ ᱫᱟᱜ ᱞᱤᱸᱡᱤ ᱟᱬᱜᱚᱱ ᱠᱟᱱᱟ ᱚᱱᱟ ᱦᱚᱸᱵᱚᱱ ᱧᱮᱞᱟ ᱫᱮᱞᱟ ᱫᱟᱜ ᱞᱤᱸᱡᱤᱱ ᱠᱟᱱᱟ ᱟᱨ ᱫᱷᱤᱨᱤ ᱠᱚᱦᱚᱸ ᱟᱹᱰᱤ ᱡᱳᱨ ᱞᱮᱸᱡᱮᱫ ᱟᱠᱟᱱᱟ ᱟᱹᱰᱤ ᱥᱟᱵᱫᱷᱟᱱ ᱛᱮ ᱛᱟᱲᱟᱢ ᱞᱮᱱᱠᱷᱟᱱ ᱵᱟᱠᱷᱟᱱ ᱵᱷᱤᱸᱫᱟᱹᱲ ᱩᱛᱟᱹᱨᱟ ᱱᱚᱜᱼᱚ ᱱᱟ ᱞᱟᱛᱟᱨ ᱨᱮ ᱡᱟᱦᱟᱸ ᱧᱮᱞ ᱧᱟᱢᱚᱜ ᱠᱟᱱᱟ ᱱᱚᱜᱼᱚᱭ ᱟᱢ ᱚᱱᱟ ᱚᱸᱰᱮ ᱫᱟᱜ ᱞᱤᱸᱡᱤᱱ ᱠᱟᱱᱟ ᱟᱹᱰᱤ ᱪᱮᱦᱨᱟ ᱧᱮᱞᱚᱜᱼᱟ ᱚᱱᱟ ᱴᱷᱟᱶ ᱚᱱᱟ ᱴᱷᱟᱶ ᱨᱮ ᱠᱟᱱᱟ ᱪᱟᱞᱟᱜ ᱟᱵᱚᱱ ᱦᱟᱸᱜ ᱚᱱᱛᱮ ᱦᱚᱸ ᱧᱮᱞ ᱟᱵᱚᱱ ᱦᱳᱭ ᱫᱮᱞᱟ ᱱᱚᱜᱼᱚ ᱱᱚᱣᱟ ᱡᱟᱭᱜᱟ ᱜᱮ ᱠᱷᱟᱹᱰᱤᱭᱟᱹ ᱫᱟᱨᱦᱟ ᱟᱨ ᱚᱱᱟ ᱨᱮᱱᱟᱜ ᱱᱚᱜᱼᱚᱭ ᱱᱚᱰᱮ ᱱᱚᱜᱼᱚᱭ ᱫᱟᱜ ᱱᱚᱝᱠᱟ ᱞᱤᱸᱡᱤ ᱟᱬᱜᱚᱱ ᱠᱟᱱᱟ ᱱᱚᱜᱼᱚᱭ ᱱᱚᱜᱼᱚ ᱱᱚᱝᱠᱟ ᱞᱤᱸᱡᱤ ᱟᱬᱜᱚᱱ ᱠᱟᱱᱟ ᱱᱚᱜᱼᱚ ᱱᱚᱝᱠᱟ ᱞᱤᱸᱡᱤ ᱟᱬᱜᱚᱱ ᱠᱟᱱᱟ ᱱᱚᱜᱼᱚ ᱱᱚᱝᱠᱟᱛᱮ ᱞᱤᱸᱡᱤ ᱟᱬᱜᱚᱱ ᱠᱟᱱᱟ ᱱᱚᱜᱼᱚᱭ ᱪᱮᱛᱟᱱ ᱥᱮᱱ ᱫᱚ

ᱱᱚᱜᱼᱚ ᱱᱚᱝᱠᱟ ᱟᱱᱟᱲᱜᱚ ᱱᱚᱰᱮ ᱢᱮᱱᱟᱜᱼᱟ ᱚᱱᱠᱟᱛᱮ ᱦᱟᱱᱮ ᱟᱹᱰᱤ ᱞᱟᱛᱟᱨ ᱫᱷᱤᱨᱤ ᱜᱮ ᱠᱷᱟᱹᱞᱤ ᱢᱮᱱᱟᱜᱼᱟ ᱧᱮᱞᱚᱜ ᱠᱟᱱᱟ ᱠᱷᱟᱹᱞᱤ ᱫᱷᱤᱨᱤ ᱜᱮ ᱱᱚᱜᱼᱚ ᱱᱚᱝᱠᱟᱛᱮ ᱟᱬᱜᱚ ᱢᱮᱱᱟᱜᱼᱟ ᱱᱚᱜᱼᱚᱭ ᱟᱬᱜᱚ ᱦᱤᱡᱩᱜ ᱦᱩᱭᱩᱜ ᱠᱟᱱᱟ ᱱᱚᱜᱼᱚᱭ ᱡᱟᱦᱟᱸ ᱧᱮᱞᱚᱜ ᱠᱟᱱᱟ ᱱᱚᱜᱼᱚ ᱱᱚᱣᱟ ᱜᱮ ᱱᱚᱰᱮ ᱫᱟᱜ ᱞᱤᱸᱡᱤ ᱟᱬᱜᱚᱱ ᱠᱟᱱᱟ ᱡᱟᱦᱟᱸ ᱪᱚᱴ ᱠᱷᱚᱱ ᱞᱤᱸᱡᱤ ᱟᱬᱜᱚᱱ ᱠᱟᱱᱟ ᱱᱚᱜᱼᱚ ᱱᱚᱣᱟ ᱜᱮ ᱠᱷᱟᱹᱲᱤᱭᱟᱹ ᱫᱟᱨᱦᱟ ᱫᱚᱠᱚ ᱢᱮᱛᱟᱜᱼᱟ ᱱᱚᱰᱮ ᱱᱤᱛ ᱫᱚᱧ ᱟᱬᱜᱚ ᱦᱮᱡ ᱟᱠᱟᱱ ᱛᱟᱵᱚᱱᱟ ᱢᱟ ᱧᱮᱞ ᱠᱷᱟᱱ ᱱᱚᱝᱠᱟ ᱧᱮᱞᱚᱜ ᱠᱟᱱᱟ ᱟᱨ ᱱᱚᱝᱠᱟᱛᱮ ᱱᱚᱣᱟ ᱫᱷᱟᱨᱮᱛᱮ ᱱᱚᱜᱼᱚ ᱱᱚᱝᱠᱟ ᱪᱟᱹᱴᱟᱹᱱᱤ ᱢᱮᱱᱟᱜᱼᱟ ᱱᱚᱝᱠᱟ ᱵᱩᱨᱩ ᱢᱮᱱᱟᱜᱼᱟ ᱱᱚᱣᱟ ᱫᱷᱟᱨᱮ ᱛᱮᱦᱚᱸ ᱱᱚᱜᱼᱚ ᱱᱚᱝᱠᱟ ᱧᱮᱞᱚᱜ ᱠᱟᱱᱟ ᱱᱚᱜᱼᱚᱭ ᱱᱚᱣᱟ ᱫᱷᱟᱨᱮ ᱦᱚᱸ ᱱᱚᱜᱼᱚᱭ ᱟᱹᱰᱤ ᱠᱷᱟᱛᱟᱨᱟ ᱜᱮ ᱧᱮᱞᱚᱜ ᱠᱟᱱᱟ ᱫᱷᱤᱨᱤ ᱠᱚ ᱢᱮᱱᱟᱜᱼᱟ ᱟᱹᱰᱤ ᱠᱷᱟᱛᱟᱨᱱᱟᱠ ᱧᱮᱞᱚᱜ ᱠᱟᱱᱟ ᱱᱚᱜᱼᱚ ᱱᱚᱝᱠᱟ ᱢᱮᱱᱟᱜᱼᱟ ᱱᱚᱛᱮ ᱦᱚᱸ ᱱᱚᱜᱼᱚ ᱱᱚᱝᱠᱟ ᱱᱚᱜᱼᱚ ᱱᱚᱣᱟ ᱫᱷᱤᱨᱤ ᱪᱚᱴ ᱨᱮ ᱦᱟᱹᱱᱤ ᱛᱟᱨᱟ ᱜᱚᱲᱚᱢ ᱠᱚᱲᱟᱭ ᱫᱮᱡ ᱟᱠᱟᱱᱟ ᱚᱱᱟ ᱪᱚᱴ ᱨᱮ ᱢᱮᱱᱟᱭᱟ ᱦᱟᱱᱛᱮ ᱪᱟᱞᱟᱣ ᱤᱫᱤᱭᱮᱱᱟᱭ ᱫᱮᱞᱟ ᱦᱟᱱᱛᱮ ᱞᱟᱛᱟᱨ ᱥᱮᱱ ᱤᱫᱤᱭᱮᱫ ᱛᱟᱵᱚᱱᱟ ᱱᱤᱛ ᱫᱚ ᱞᱟᱛᱟᱨ ᱥᱮᱱ ᱵᱚᱱ ᱪᱟᱞᱟᱜᱼᱟ ᱱᱚᱜᱼᱚ ᱱᱚᱝᱠᱟ ᱧᱮᱞᱚᱜ ᱠᱟᱱᱟ ᱱᱚᱜᱼᱚ ᱱᱚᱝᱠᱟ ᱦᱚᱲ ᱠᱚ ᱦᱮᱡ ᱟᱠᱟᱱ ᱜᱮᱭᱟ ᱧᱮᱧᱮᱞ ᱟᱹᱰᱤ ᱡᱩᱛ ᱜᱮ ᱟᱹᱰᱤ ᱡᱷᱟᱹᱞ ᱠᱷᱚᱱ ᱡᱷᱟᱹᱞ ᱡᱷᱟᱹᱞ ᱠᱷᱚᱱ ᱦᱚᱲ ᱠᱚ ᱦᱤᱡᱩᱜᱼᱟ ᱧᱮᱧᱮᱞ ᱟᱨ ᱱᱤᱛᱚᱜ ᱫᱚ ᱟᱬᱜᱚ ᱪᱟᱞᱟᱣ ᱦᱩᱭᱩᱜ ᱠᱟᱱᱟ ᱫᱮᱞᱟᱝ ᱵᱚᱱ ᱱᱚᱜᱼᱚ ᱱᱚᱝᱠᱟ ᱫᱷᱤᱨᱤ ᱠᱚ ᱢᱮᱱᱟᱜᱼᱟ ᱱᱚᱜᱼᱚ ᱱᱚᱝᱠᱟ ᱫᱷᱤᱨᱤ ᱠᱚ ᱢᱮᱱᱟᱜᱼᱟ ᱱᱚᱜᱼᱚ ᱱᱚᱝᱠᱟᱛᱮ ᱱᱩᱭ ᱛᱟᱨᱟ ᱩᱱᱤ ᱜᱚᱲᱚᱢ ᱠᱚᱲᱟ ᱦᱟᱱᱟ ᱫᱷᱤᱨᱤ ᱪᱚᱴᱮ ᱫᱮᱡ ᱞᱮᱱ ᱛᱟᱦᱮᱱ ᱟᱬᱜᱚ ᱦᱤᱡᱩᱜ ᱠᱟᱱᱟ ᱱᱩᱭ ᱫᱟᱞᱟ ᱵᱚᱱ ᱟᱬᱜᱚ ᱪᱟᱞᱟᱣ ᱦᱩᱭᱩᱜ ᱠᱟᱱᱟ ᱱᱚᱜᱼᱚ ᱱᱚᱰᱮ ᱠᱷᱚᱱ ᱟᱨ ᱦᱚᱲᱟᱧ ᱫᱮᱠᱷᱟᱣ ᱠᱚ ᱯᱮ ᱠᱟᱱ ᱛᱟᱵᱚᱱᱟ ᱪᱮᱫ ᱞᱮᱠᱟ ᱧᱮᱞᱚᱜ ᱠᱟᱱᱟ ᱪᱮᱫ ᱞᱮᱠᱟ ᱞᱤᱸᱡᱤ ᱟᱬᱜᱚᱱ ᱠᱟᱱᱟ ᱫᱟᱜ ᱢᱟ ᱧᱮᱞ ᱛᱟᱵᱚᱱ ᱯᱮ ᱱᱚᱜᱼᱚ ᱱᱚᱝᱠᱟ ᱧᱮᱞᱚᱜ ᱠᱟᱱᱟ ᱟᱹᱰᱤ ᱱᱟᱯᱟᱭ ᱧᱮᱞᱚᱜ ᱠᱟᱱᱟ ᱫᱮᱞᱟ ᱱᱤᱛ ᱫᱚ ᱞᱟᱛᱟᱨ ᱥᱮᱱ ᱵᱚᱱ ᱟᱬᱜᱚ ᱪᱟᱞᱟᱣ ᱞᱮᱱ ᱜᱮ ᱫᱟᱬᱟ ᱵᱚᱱ ᱦᱚᱸ ᱱᱤᱛᱚᱜ ᱫᱚ ᱟᱬᱜᱚ ᱪᱟᱞᱟᱣ ᱦᱩᱭᱩᱜ ᱠᱟᱱᱟ ᱱᱚᱣᱟ ᱡᱟᱦᱟᱸ ᱦᱚᱫ ᱦᱩᱫᱤ ᱛᱟᱦᱮᱸ ᱠᱟᱱᱟ ᱡᱟᱦᱟᱸ ᱨᱮ ᱫᱟᱜ ᱡᱚᱨᱚᱜ ᱠᱟᱱ ᱛᱟᱦᱮᱱ ᱚᱸᱰᱮ ᱠᱷᱚᱱᱟᱜ ᱫᱚ ᱟᱬᱜᱚ ᱦᱮᱡ ᱦᱩᱭᱱᱟ ᱟᱫᱚ ᱡᱟᱦᱟᱱᱟᱜ ᱠᱷᱟᱹᱲᱤᱭᱟᱹ ᱵᱟᱵᱟᱣᱟᱜ ᱵᱚᱸᱜᱟ ᱛᱷᱟᱱ ᱚᱱᱟ ᱠᱟᱹᱴᱤᱡ ᱤᱧ ᱫᱮᱠᱷᱟᱣ ᱧᱚᱜ ᱟᱯᱮ ᱛᱟᱵᱚᱱᱟ ᱟᱫᱚ ᱟᱬᱜᱚ ᱪᱟᱞᱟᱣ ᱦᱩᱭᱩᱜᱼᱟ ᱞᱟᱛᱟᱨ ᱟᱨᱦᱚᱸ ᱞᱟᱛᱟᱨ ᱨᱮᱱᱟᱜ ᱢᱮᱱᱟᱜᱼᱟ ᱵᱮᱥ ᱵᱮᱥ ᱡᱟᱭᱜᱟ ᱜᱮ ᱚᱱᱟ ᱠᱚᱦᱚᱸ ᱠᱟᱹᱴᱤᱡ ᱤᱧ ᱫᱮᱠᱷᱟᱣ ᱟᱯᱮᱭᱟ ᱱᱟᱦᱟᱜ ᱚᱱᱛᱮᱧ ᱥᱮᱴᱮᱨ ᱞᱮᱱ ᱜᱮ ᱱᱚᱜᱼᱚ ᱱᱚᱣᱟ ᱴᱷᱟᱶ ᱨᱮ ᱱᱚᱜᱼᱚᱭ ᱛᱟᱨᱟ ᱫᱮᱠᱷᱟᱣ ᱟᱯᱮ ᱠᱟᱱ ᱛᱟᱵᱚᱱ ᱱᱚᱜᱼᱚ ᱱᱚᱣᱟ ᱡᱟᱭᱜᱟ ᱨᱮ ᱠᱷᱟᱹᱲᱤᱭᱟᱹ ᱵᱟᱵᱟᱣᱟᱜ ᱵᱚᱸᱜᱟ ᱵᱩᱨᱩ ᱛᱷᱟᱱ ᱫᱚ ᱠᱟᱱᱟ ᱱᱚᱜᱼᱚᱭ ᱱᱚᱰᱮ ᱜᱮ ᱦᱳᱭ ᱮᱱᱠᱷᱟᱱ ᱫᱮᱞᱟ ᱵᱚᱱ ᱫᱮᱠᱷᱟᱣᱮᱫ ᱯᱮᱭᱟᱹᱧ ᱱᱚᱜᱼᱚ ᱱᱚᱣᱟ ᱡᱟᱭᱜᱟ ᱠᱟᱱᱟ ᱱᱚᱰᱮ ᱜᱮᱠᱚ ᱵᱚᱸᱜᱟ ᱵᱩᱨᱩᱭᱟ Ah, bahan letter punya apa? ᱱᱚᱜᱼᱚ ᱱᱚᱝᱠᱟᱛᱮ ᱢᱮᱱᱟᱜᱼᱟ ᱱᱚᱜᱼᱚ ᱱᱚᱰᱮ ᱫᱟᱜ ᱟᱹᱰᱤ ᱪᱮᱦᱨᱟ ᱯᱩᱠᱷᱨᱤ ᱞᱮᱠᱟ ᱱᱚᱜᱼᱚ ᱱᱚᱰᱮ ᱢᱮᱱᱟᱜᱼᱟ ᱟᱨ ᱦᱟᱱᱟ ᱫᱷᱟᱨᱮ ᱢᱟ ᱱᱚᱜᱼᱚ ᱱᱚᱝᱠᱟ ᱵᱩᱨᱩ ᱢᱮᱱᱟᱜᱼᱟ ᱱᱚᱜᱼᱚᱭ ᱱᱚᱜᱼᱚ ᱱᱚᱝᱠᱟ ᱵᱩᱨᱩ ᱢᱮᱱᱟᱜᱼᱟ ᱱᱚᱜᱼᱚ ᱱᱚᱛᱮ ᱠᱷᱚᱱᱟᱜ ᱫᱟᱜ ᱢᱟ ᱞᱤᱸᱡᱤ ᱟᱬᱜᱚᱱ ᱠᱟᱱᱟ ᱦᱟᱱᱮ ᱦᱚᱫ ᱦᱚᱫᱤᱧ ᱫᱮᱠᱷᱟᱣᱮᱫ ᱯᱮ ᱛᱟᱦᱮᱸᱫ ᱚᱸᱰᱮ ᱠᱷᱚᱱ ᱱᱚᱜᱼᱚ ᱱᱚᱝᱠᱟᱛᱮ ᱫᱮᱞᱟ ᱱᱤᱛᱚᱜ ᱫᱚ ᱟᱫᱚ ᱪᱟᱞᱟᱣ ᱞᱮᱱ ᱜᱮᱵᱚᱱ ᱞᱟᱛᱟᱨ ᱥᱮᱱ ᱚᱱᱠᱟᱛᱮ ᱦᱚᱨ ᱢᱮᱱᱟᱜᱼᱟ ᱱᱚᱜᱼᱚᱭ ᱟᱹᱰᱤ ᱡᱳᱨ ᱫᱷᱤᱨᱤ ᱦᱮᱱᱟᱜᱼᱟ ᱮᱱᱠᱟᱛᱮ ᱱᱚᱜᱼᱚ ᱱᱚᱝᱠᱟ ᱠᱷᱟᱹᱞᱤ ᱫᱷᱤᱨᱤ ᱜᱮ ᱫᱷᱤᱨᱤ ᱫᱷᱤᱨᱤ ᱛᱮᱜᱮ ᱛᱟᱲᱟᱢ ᱦᱩᱭ ᱠᱟᱱᱟ ᱱᱚᱝᱠᱟ ᱱᱚᱜᱼᱚ ᱱᱚᱝᱠᱟ ᱢᱮᱱᱟᱜᱼᱟ ᱱᱚᱜᱼᱚᱭ ᱫᱟᱜ ᱞᱤᱸᱡᱤᱱ ᱠᱟᱱᱟ ᱟᱫᱚ ᱱᱚᱰᱮ ᱱᱟᱜ ᱫᱟᱜ ᱫᱚ ᱱᱚᱰᱮ ᱫᱚ ᱱᱚᱝᱠᱟ ᱫᱚ ᱵᱟᱝ ᱯᱟᱨᱚᱢᱟ ᱮᱱᱠᱷᱟᱱ ᱱᱚᱜᱼᱚ ᱱᱚᱝᱠᱟ ᱯᱚᱦᱚᱞ ᱠᱚ ᱵᱮᱱᱟᱣ ᱠᱟᱜᱼᱟ ᱱᱚᱜᱼᱚᱭ ᱠᱟᱴ ᱨᱮᱭᱟᱜ ᱱᱚᱝᱠᱟ ᱯᱚᱦᱚᱞ ᱠᱚ ᱵᱮᱱᱟᱣ ᱠᱟᱜᱼᱟ ᱚᱱᱟ ᱪᱮᱛᱟᱱ ᱪᱮᱛᱟᱱ ᱛᱮᱜᱮ ᱯᱟᱨᱚᱢ ᱦᱩᱭᱩᱜᱼᱟ ᱦᱟᱸᱜ

ᱱᱚᱜᱼᱚ ᱱᱚᱝᱠᱟᱛᱮ ᱦᱚᱸ ᱱᱤᱛᱚᱜ ᱫᱚ ᱫᱮᱞᱟ ᱟᱫᱚ ᱦᱟᱱᱟ ᱞᱟᱛᱟᱨ ᱨᱮ ᱩᱛᱟᱹᱨ ᱵᱚᱱ ᱧᱟᱯᱟᱢᱟ ᱫᱮᱞᱟ ᱵᱚᱱ ᱱᱚᱜᱼᱚᱭ ᱱᱤᱛᱚᱜ ᱫᱚ ᱥᱮᱴᱮᱨ ᱦᱩᱭ ᱟᱠᱟᱱᱟ ᱯᱟᱨᱠ ᱛᱮ ᱱᱚᱣᱟ ᱜᱮ ᱠᱷᱟᱸᱰᱤᱭᱟᱹ ᱯᱟᱨᱠ ᱫᱚ ᱫᱮᱞᱟ ᱵᱚᱱ ᱵᱚᱞᱚ ᱞᱮᱱ ᱜᱮ ᱯᱟᱨᱠ ᱵᱷᱤᱛᱨᱤ ᱥᱮᱱ

ᱱᱚᱣᱟ ᱫᱚ ᱠᱷᱟᱸᱰᱤᱭᱟᱹ ᱫᱟᱨᱦᱟ ᱵᱚᱞᱚ ᱜᱚᱫᱚᱜ ᱡᱟᱭᱜᱟ ᱨᱮᱜᱮ ᱠᱚ ᱟᱹᱰᱤ ᱱᱟᱯᱟᱭ ᱠᱚ ᱵᱮᱱᱟᱣ ᱟᱠᱟᱫᱼᱟ ᱵᱟᱦᱟ ᱵᱟᱜᱟᱱ ᱠᱟᱱᱟ ᱱᱚᱜᱼᱚᱭ ᱱᱚᱝᱠᱟ ᱱᱚᱣᱟ ᱫᱷᱟᱨᱮ ᱛᱮ ᱱᱚᱜᱼᱚ ᱱᱚᱝᱠᱟ ᱠᱚ ᱵᱮᱱᱟᱣ ᱠᱟᱜᱼᱟ ᱱᱚᱜᱼᱚ ᱱᱚᱝᱠᱟ ᱟᱨ ᱱᱚᱰᱮ ᱦᱚᱲ ᱦᱚᱸ ᱱᱚᱣᱟ ᱯᱤᱠᱱᱤᱠ ᱵᱟᱠᱷᱨᱟ ᱛᱮ ᱵᱤᱨ ᱥᱚᱲᱮ ᱵᱟᱠᱷᱨᱟ ᱛᱮ ᱟᱹᱰᱤ ᱥᱟᱸᱜᱮ ᱠᱚ ᱦᱮᱡ ᱟᱠᱟᱱᱟ ᱛᱮᱦᱮᱧ ᱦᱚᱸ ᱵᱟᱥ ᱢᱮᱱᱟᱜᱼᱟ ᱟᱨᱚ ᱵᱚᱞᱮᱨᱚ ᱠᱚ ᱢᱮᱱᱟᱜᱼᱟ ᱟᱹᱰᱤ ᱜᱟᱱ ᱜᱟᱹᱰᱤ ᱞᱟᱜᱟᱣ ᱠᱟᱱᱟ ᱚᱠᱟ ᱠᱚᱨᱮ ᱠᱷᱚᱱ ᱠᱚ ᱦᱮᱡ ᱟᱠᱟᱱᱟ ᱵᱟᱝ ᱵᱟᱲᱟᱭᱟ ᱵᱟᱝ ᱠᱩᱞᱤ ᱦᱩᱭ ᱠᱟᱱᱟ ᱩᱱᱠᱩ ᱠᱚᱦᱚᱸ ᱱᱚᱜᱼᱚ ᱱᱚᱝᱠᱟ

ᱟᱹᱰᱤ ᱱᱟᱯᱟᱭ ᱱᱟᱯᱟᱭ ᱵᱟᱦᱟ ᱠᱚ ᱨᱚᱦᱚᱭ ᱟᱠᱟᱫᱼᱟ ᱟᱹᱰᱤ ᱱᱟᱯᱟᱭ ᱜᱮ ᱧᱮᱞᱚᱜ ᱠᱟᱱᱟ ᱱᱚᱜᱼᱚᱭ ᱱᱚᱜᱼᱚ ᱱᱚᱝᱠᱟ ᱛᱮ ᱱᱚᱜᱼᱚ ᱱᱚᱝᱠᱟ ᱛᱮᱫᱚ ᱛᱩᱲᱤ ᱠᱚ ᱮᱨ ᱟᱠᱟᱫᱼᱟ ᱱᱚᱣᱟ ᱫᱚ ᱛᱩᱲᱤ ᱠᱟᱱᱟ ᱱᱚᱛᱮ ᱨᱮᱫᱚ ᱵᱤᱞᱟᱹᱛᱤ ᱠᱟᱹᱡ ᱠᱚ ᱨᱚᱦᱚᱭ ᱧᱚᱜ ᱟᱠᱟᱫᱼᱟ ᱟᱨ ᱱᱚᱜᱼᱚ ᱱᱚᱝᱠᱟ

ᱩᱲᱤᱭᱟᱹ ᱛᱮᱠᱚ ᱚᱞ ᱟᱠᱟᱫ ᱟᱫᱚ ᱩᱲᱤᱭᱟᱹ ᱢᱟ ᱵᱟᱹᱧ ᱵᱟᱲᱟᱭᱟ ᱤᱧ ᱢᱟ ᱛᱟᱵᱚᱱ ᱩᱲᱤᱭᱟᱹ ᱯᱟᱲᱦᱟᱣ ᱢᱟ ᱟᱫᱚ ᱡᱟ ᱦᱳ ᱚᱞ ᱟᱠᱟᱫ ᱟᱠᱚ ᱧᱮᱞ ᱫᱚ ᱧᱮᱞ ᱯᱮ ᱛᱤ ᱫᱚ ᱟᱞᱚᱯᱮ ᱞᱟᱜᱟᱣᱟ ᱵᱟᱦᱟ ᱠᱚ ᱟᱞᱚᱯᱮ ᱜᱚᱫᱟ ᱢᱮᱱᱛᱮ ᱠᱚ ᱚᱞ ᱟᱠᱟᱫᱼᱟ ᱦᱳ ᱫᱮᱞᱟ ᱵᱚᱱ ᱱᱚᱜᱼᱚᱭ ᱢᱟ ᱮᱱᱠᱷᱟᱱ ᱫᱮᱠᱷᱟᱣᱟᱫ ᱯᱮ ᱛᱟᱵᱚᱱᱟᱹᱧ ᱛᱮᱦᱮᱧᱟᱜ ᱵᱚᱞᱚᱠ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱫᱼᱟ ᱢᱟ ᱥᱟᱱᱟᱢ ᱠᱚᱜᱮ ᱡᱚᱦᱟᱨ